ᱜᱟᱛᱮ ᱠᱚ ᱱᱚᱣᱟ ᱥᱳᱨᱚ ᱡᱚᱜᱚᱛ ᱨᱮ ᱱᱚᱴᱤ ᱜᱚᱨᱦᱚ ᱢᱮᱱᱟᱜ ᱠᱚᱣᱟ ᱛᱟᱨ ᱢᱚᱫᱽᱫᱷᱮ ᱮᱠᱥᱚ ᱯᱚᱸᱪᱟᱱᱚᱵᱽᱵᱚᱭ ᱴᱤ ᱫᱮᱥ ᱢᱮᱱᱟᱜᱼᱟ ᱮᱠᱥᱚ ᱯᱚᱸᱪᱟᱱᱚᱵᱽᱵᱚᱭ ᱫᱮᱥ ᱴᱤ ᱨᱮ ᱢᱟᱱᱮ ᱟᱵᱚ ᱫᱤᱥᱚᱢ ᱨᱮᱫᱚ ᱥᱤᱧ ᱟᱨ ᱧᱤᱫᱟᱹ ᱦᱩᱭᱩᱜ ᱜᱮᱭᱟ ᱢᱟᱱᱮ ᱮᱢᱚᱱ ᱮᱢᱚᱱ ᱫᱤᱥᱚᱢ ᱢᱮᱱᱟᱜᱼᱟ ᱚᱸᱰᱮ ᱫᱚ ᱥᱤᱧ ᱟᱨ ᱧᱤᱫᱟᱹ ᱜᱮ ᱵᱟᱝ ᱦᱤᱡᱩᱜᱼᱟ ᱥᱩᱫᱩ ᱫᱤᱱ ᱠᱷᱟᱱ ᱫᱤᱱ ᱜᱮ ᱟᱨ ᱧᱤᱫᱟᱹ ᱠᱷᱟᱱ ᱧᱤᱫᱟᱹ ᱜᱮ ᱛᱟᱦᱮᱱᱟ ᱜᱟᱛᱮ ᱠᱚ ᱚᱱᱟ ᱵᱷᱤᱰᱤᱭᱳ ᱠᱚ ᱛᱮᱦᱮᱧ ᱫᱚ ᱟᱯᱮ ᱛᱟᱞᱟ ᱨᱤᱧ ᱟᱹᱜᱩ ᱥᱚᱫᱚᱨ ᱠᱮᱫᱟ ᱜᱟᱛᱮ ᱠᱚ ᱯᱞᱤᱡᱽ ᱧᱮᱞ ᱛᱟᱵᱚᱱ ᱯᱮ ᱞᱟᱹᱭ ᱫᱟᱹᱧ ᱜᱟᱛᱮ ᱠᱚ ᱟᱡᱟᱱ ᱛᱟᱵᱚᱱ ᱯᱮ ᱢᱚᱱᱚᱡᱳᱜᱽ ᱫᱤᱭᱮ ᱜᱟᱛᱮ ᱠᱚ ᱟᱵᱚ ᱫᱤᱥᱚᱢ ᱨᱮ ᱵᱟᱨᱚ ᱜᱷᱚᱱᱴᱟ ᱫᱤᱱ ᱦᱩᱭᱩᱜᱼᱟ ᱟᱨ ᱵᱟᱨᱚ ᱜᱷᱚᱱᱴᱟ ᱧᱤᱫᱟᱹ ᱦᱩᱭᱩᱜᱼᱟ ᱢᱟᱱᱮ ᱪᱚᱵᱽᱵᱤᱥ ᱜᱷᱚᱱᱴᱟ ᱟᱨ ᱮᱴᱟᱜ ᱫᱤᱥᱚᱢ ᱨᱮᱫᱚ ᱢᱟᱱᱮ ᱫᱤᱱ ᱟᱨ ᱫᱤᱱ ᱜᱮ ᱨᱟᱛ ᱟᱨ ᱨᱟᱛ ᱡᱟᱦᱟᱸᱧ ᱢᱮᱛᱟ ᱯᱮ ᱠᱟᱱᱟ ᱧᱤᱫᱟᱹ ᱟᱨ ᱧᱤᱫᱟᱹ ᱜᱮ ᱜᱟᱛᱮ ᱠᱚ ᱱᱚᱰᱮ ᱮᱢᱚᱱ ᱡᱟᱭᱜᱟ ᱠᱟᱱᱟ ᱵᱮᱲᱟ ᱦᱚᱸ ᱩᱠᱩ ᱪᱩᱠᱩᱭ ᱠᱷᱮᱞᱟ ᱟᱯᱮ ᱢᱤᱫ ᱫᱷᱟᱣ ᱪᱤᱱᱛᱟᱹ ᱠᱟᱛᱮ ᱧᱮᱞ ᱯᱮᱥᱮ ᱱᱚᱰᱮᱱ ᱠᱚ ᱦᱚᱲ ᱪᱤᱠᱟᱹ ᱛᱮᱠᱚ ᱠᱟᱴᱟᱣ ᱮᱫᱟ ᱢᱟᱥᱮ ᱞᱟᱹᱭ ᱯᱮ ᱥᱚᱢᱚᱭ ᱡᱟᱦᱟᱸ ᱨᱮ ᱠᱳᱱᱳ ᱧᱤᱫᱟᱹ ᱨᱮᱱᱟᱜ ᱚᱥᱛᱤᱛᱛᱚ ᱜᱮ ᱵᱟᱹᱱᱩᱜᱼᱟ ᱟᱵᱚ ᱠᱮᱣ ᱠᱮᱣ ᱫᱚᱵᱚᱱ ᱢᱚᱱᱮᱭᱟ ᱡᱩᱫᱤ ᱢᱟᱱᱮ ᱫᱤᱱᱩᱢᱟᱱ ᱜᱮ ᱡᱩᱫᱤ ᱛᱟᱦᱮᱸ ᱠᱚᱜᱼᱟ ᱥᱟᱨᱟ ᱫᱤᱱ ᱜᱮ ᱟᱹᱭᱩᱵ ᱜᱮ ᱵᱟᱝ ᱟᱹᱭᱩᱵ ᱠᱚᱜᱼᱟ ᱛᱟᱦᱚᱞᱮ ᱛᱤᱱᱟᱹᱜ ᱪᱮᱦᱨᱟ ᱵᱟᱝ ᱦᱩᱭ ᱠᱚᱜᱼᱟ ᱵᱟᱝ ᱥᱮ ᱜᱟᱛᱮ ᱠᱚ ᱠᱚ ᱯᱨᱚᱠᱨᱤᱛᱤᱭᱟᱜ ᱱᱤᱭᱚᱢ ᱫᱚ ᱚᱠᱚᱭ ᱦᱚᱸ ᱵᱟᱵᱚᱱ ᱵᱟᱫᱷᱟ ᱫᱟᱲᱮᱭᱟᱜᱼᱟ ᱟᱭᱟᱜ ᱤᱪᱪᱷᱟᱹ ᱚᱱᱩᱥᱟᱨ ᱜᱮ ᱠᱚᱨᱟᱣᱟ ᱮᱠᱥᱚ ᱥᱚᱛᱟᱝᱥᱚ ᱨᱮ ᱜᱟᱛᱮ ᱠᱚ ᱯᱚᱸᱪᱟᱱᱚᱵᱵᱳᱭ ᱥᱚᱛᱟᱝᱥᱚ ᱫᱚ ᱱᱚᱝᱠᱟ ᱜᱮ ᱴᱷᱤᱠ ᱜᱮ ᱛᱟᱦᱮᱱᱟ ᱫᱤᱱ ᱡᱮᱢᱚᱱ ᱟᱵᱚ ᱥᱮᱫ ᱡᱮᱢᱚᱱ ᱦᱩᱭᱩᱜ ᱠᱟᱱᱟ ᱟᱨ ᱯᱟᱸᱪ ᱥᱚᱛᱟᱝᱥᱚ ᱫᱚ ᱢᱟᱱᱮ ᱫᱤᱱ ᱠᱷᱟᱡ ᱫᱤᱱ ᱧᱤᱫᱟᱹ ᱠᱷᱟᱡ ᱧᱤᱫᱟᱹ ᱚᱱᱠᱟ ᱵᱷᱟᱵᱽ ᱦᱩᱭᱩᱜᱼᱟ ᱜᱟᱛᱮ ᱠᱚ ᱜᱟᱛᱮ ᱠᱚ ᱛᱟᱦᱞᱮ ᱵᱚᱱ ᱵᱟᱲᱟᱭ ᱞᱮᱜᱮ ᱟᱠᱟ ᱟᱠᱟ ᱫᱤᱱ ᱧᱤᱫᱟᱹ ᱜᱮ ᱛᱟᱦᱮᱱᱟ ᱟᱠᱟ ᱨᱮᱫᱚ ᱤᱭᱟᱹ ᱫᱤᱱᱚᱢᱟᱱ ᱜᱮ ᱛᱟᱦᱮᱱᱟ ᱜᱟᱛᱮ ᱠᱚ ᱛᱟᱞᱤᱧ ᱞᱟᱹᱭ ᱥᱚᱫᱚᱨ ᱟᱯᱮ ᱠᱟᱱᱟ ᱟᱸᱡᱚᱢ ᱯᱮ ᱜᱟᱛᱮ ᱠᱚ ᱢᱤᱫ ᱱᱟᱢᱵᱟᱨ ᱨᱮᱫᱚ ᱢᱮᱱᱟᱜᱼᱟ ᱵᱩᱪᱷᱤ ᱫᱟᱯᱮ ᱡᱟᱦᱟᱸ ᱨᱮ ᱛᱟᱦᱮᱱᱟ ᱟᱨᱠᱤ ᱫᱤᱱ ᱡᱩᱫᱤ ᱚᱱᱟ ᱱᱟᱢᱵᱟᱨ ᱦᱩᱭᱩᱜ ᱠᱟᱱᱟ ᱟᱞᱟᱥᱠᱟ ᱜᱟᱛᱮ ᱠᱚ ᱮᱠ ᱱᱚᱢᱵᱚᱨ ᱨᱮ ᱟᱞᱟᱥᱠᱟ ᱫᱚ ᱦᱩᱭᱩᱜ ᱠᱟᱱᱟ ᱟᱢᱮᱨᱤᱠᱟ ᱨᱮᱱᱟᱜ ᱵᱚᱲᱚ ᱨᱟᱡᱽᱡᱚ ᱯᱨᱚᱛᱷᱚᱢ ᱠᱷᱚᱱᱟᱜ ᱫᱚ ᱟᱢᱮᱨᱤᱠᱟ ᱨᱮᱱᱟᱜ ᱨᱟᱡᱽᱡᱚ ᱫᱚ ᱟᱞᱟᱥᱠᱟ ᱫᱚ ᱵᱟᱝ ᱛᱟᱦᱮᱸ ᱞᱮᱱᱟ ᱱᱚᱣᱟ ᱟᱥᱚᱞᱮ ᱨᱟᱹᱥᱤᱭᱟ ᱨᱮᱱᱟᱜ ᱚᱝᱥᱚ ᱛᱟᱦᱮᱸ ᱞᱮᱱᱟ ᱱᱚᱣᱟ ᱫᱚ ᱟᱢᱮᱨᱤᱠᱟ ᱟᱴᱷᱨᱚᱥᱚ ᱪᱷᱮᱥᱚᱴᱴᱤ ᱥᱟᱞ ᱨᱮ ᱨᱟᱥᱤᱭᱟ ᱠᱷᱚᱱᱟᱜ ᱱᱚᱣᱟ ᱨᱟᱡᱽᱡᱚ ᱫᱚᱭ ᱠᱤᱨᱤᱧ ᱦᱟᱛᱟᱣ ᱞᱮᱫᱟ᱾ ᱜᱟᱛᱮ ᱠᱚ ᱟᱞᱟᱥᱠᱟ ᱵᱚᱨᱚᱯᱷ ᱨᱮᱱᱟᱜ ᱨᱟᱡᱽᱡᱚ ᱦᱚᱸᱠᱚ ᱞᱟᱹᱭᱟ᱾ ᱱᱚᱣᱟ ᱫᱤᱥᱚᱢ ᱫᱚ ᱯᱩᱨᱟᱹ ᱵᱚᱨᱚᱯᱷ ᱛᱮᱜᱮ ᱰᱷᱟᱠᱟ ᱜᱮᱭᱟ᱾ ᱱᱚᱣᱟ ᱯᱚᱱᱨᱚᱭ ᱡᱩᱱ ᱠᱷᱚᱱᱟᱜ ᱯᱚᱱᱨᱚᱭ ᱢᱮ ᱯᱚᱨᱡᱚᱱᱛᱚ ᱯᱩᱨᱟᱹ ᱵᱚᱨᱚᱯᱷ ᱛᱮᱜᱮ ᱢᱟᱱᱮ ᱵᱮᱲᱟ ᱟᱨᱠᱤ ᱯᱩᱨᱟᱹ ᱯᱩᱨᱤ ᱫᱚ ᱵᱟᱭ ᱰᱩᱵᱩᱡᱚᱜᱼᱟ, ᱠᱟᱹᱴᱤᱡ ᱠᱟᱹᱴᱤᱡ ᱧᱮᱧᱟᱢᱚᱜᱼᱟᱭ᱾ ᱱᱚᱰᱮ ᱠᱤᱪᱷᱩ ᱥᱚᱢᱚᱭ ᱧᱤᱫᱟᱹᱜ ᱨᱮᱦᱚᱸ ᱯᱩᱨᱟᱹᱯᱩᱨᱤ ᱫᱚ ᱵᱟᱝ ᱧᱤᱫᱟᱹᱜᱼᱟ ᱢᱟᱱᱮ ᱵᱮᱲᱟ ᱫᱚ ᱧᱮᱞᱚᱜ ᱜᱮ ᱱᱚᱰᱮ ᱯᱨᱟᱭ ᱧᱤᱫᱟᱹ ᱥᱟᱲᱮ ᱵᱟᱨᱚᱴᱟ ᱥᱚᱢᱚᱭ ᱵᱮᱲᱟᱭ ᱰᱩᱵᱩᱡᱚᱜᱼᱟ ᱟᱵᱚ ᱴᱷᱮᱡ ᱡᱟᱦᱟᱸ ᱧᱤᱫᱟᱹ ᱥᱟᱲᱮ ᱵᱟᱨᱚᱴᱟ ᱥᱚᱢᱚᱭ ᱱᱟᱢᱵᱟᱨ ᱴᱩ ᱟᱭᱤᱥᱞᱮᱱᱰ ᱟᱭᱤᱥᱞᱮᱱᱰ ᱤᱨᱩᱯ ᱨᱮᱱᱟᱜ ᱩᱛᱛᱚᱨ ᱨᱮ ᱚᱵᱚᱥᱛᱤᱛᱚ ᱤᱨᱩᱯ ᱢᱚᱦᱟᱫᱮᱥ ᱨᱮᱱᱟᱜ ᱱᱚᱣᱟ ᱫᱚ ᱟᱹᱰᱤ ᱠᱟᱹᱴᱤᱡ ᱨᱟᱡᱽ ᱫᱤᱥᱚᱢ ᱠᱟᱱᱟ ᱟᱨᱠᱤ ᱱᱚᱰᱮ ᱫᱚ ᱡᱚᱛᱚ ᱠᱷᱚᱱᱟᱜ ᱠᱚᱢ ᱦᱚᱲ ᱠᱚ ᱛᱟᱦᱮᱱᱟ ᱠᱷᱚᱱᱟᱜ ᱡᱩᱞᱟᱭ ᱢᱟᱥ ᱯᱚᱨᱡᱚᱱᱛᱚ ᱠᱳᱱᱳ ᱵᱮᱲᱟ ᱨᱟᱠᱟᱵ ᱜᱮ ᱵᱟᱝ ᱧᱟᱢᱚᱜᱼᱟ ᱧᱩᱛ ᱟᱨ ᱧᱩᱛ ᱜᱮ ᱛᱟᱦᱮᱱᱟ ᱫᱤᱥᱚᱢ ᱨᱮ ᱧᱤᱫᱟᱹ ᱜᱮ ᱛᱟᱦᱮᱱ ᱠᱷᱟᱹᱛᱤᱨ ᱛᱮ ᱱᱚᱣᱟ ᱢᱟᱱᱟ ᱫᱤᱥᱚᱢ ᱠᱷᱚᱱᱟᱜ ᱱᱚᱣᱟ ᱫᱷᱟᱹᱨᱛᱤ ᱫᱤᱥᱚᱢ ᱠᱷᱚᱱᱟᱜ ᱟᱹᱰᱤ ᱦᱚᱲ ᱧᱮᱞ ᱠᱚ ᱦᱤᱡᱩᱜᱼᱟ ᱱᱚᱢᱵᱟᱨ ᱛᱷᱨᱤ ᱯᱷᱤᱱᱞᱮᱱᱰ ᱱᱚᱣᱟ ᱫᱤᱥᱚᱢ ᱦᱟᱡᱟᱨ ᱜᱚᱴᱟᱝ ᱦᱚᱛ ᱱᱟᱢᱮ ᱦᱚᱸ ᱧᱩᱛᱩᱢ ᱛᱮᱦᱚᱸ ᱯᱚᱨᱤᱪᱤᱛᱚ ᱜᱮᱭᱟ ᱦᱟᱡᱟᱨ ᱜᱚᱴᱟᱝ ᱚᱱᱟ ᱦᱚᱛ ᱢᱟᱱᱮ ᱯᱮ ᱵᱩᱡᱽ ᱜᱮᱭᱟ ᱛᱚ ᱛᱚ ᱜᱚᱴᱟ ᱯᱷᱤᱱᱞᱮᱱᱰ ᱨᱮ ᱡᱷᱚᱛᱚ ᱠᱷᱚᱱᱟᱜ ᱵᱮᱥᱤ ᱦᱚᱛ ᱯᱮ ᱧᱮᱞᱟ ᱱᱚᱜᱼᱚ ᱱᱟ ᱯᱷᱤᱱᱞᱮᱱᱰ ᱫᱤᱥᱚᱢ ᱨᱮ ᱩᱫᱽᱜᱟᱹᱛᱤᱱ ᱫᱟᱬᱟ ᱯᱚᱠᱠᱷᱮ ᱫᱚ ᱟᱹᱰᱤ ᱪᱮᱦᱨᱟ ᱡᱟᱭᱜᱟ ᱦᱤᱥᱟᱹᱵ ᱛᱮᱜᱮ ᱯᱚᱨᱤᱪᱤᱛᱚ ᱜᱮᱭᱟ ᱥᱮᱨᱚᱠᱚᱢ ᱨᱮᱭᱟᱲ ᱜᱮ ᱛᱟᱦᱮᱱᱟ ᱱᱚᱣᱟ ᱫᱤᱥᱚᱢ ᱨᱮ ᱟᱹᱰᱤ ᱦᱚᱲ ᱧᱮᱞ ᱠᱚ ᱦᱤᱡᱩᱜᱼᱟ ᱫᱟᱬᱟᱱ ᱠᱚ ᱦᱤᱡᱩᱜᱼᱟ ᱩᱫᱽᱜᱟᱹᱨ ᱫᱤᱱ ᱯᱨᱟᱭ ᱟᱹᱥᱤ ᱫᱤᱱ ᱯᱚᱨᱡᱚᱱᱛᱚ ᱵᱮᱲᱟᱭ ᱛᱟᱦᱮᱱᱟ ᱢᱟᱱᱮ ᱰᱩᱵᱩᱡ ᱜᱮ ᱵᱟᱭ ᱰᱩᱵᱩᱡᱚᱜᱼᱟ ᱯᱷᱤᱱᱞᱮᱱᱰ ᱨᱮ ᱧᱤᱫᱟᱹ ᱵᱮᱲᱟ ᱦᱚᱸ ᱪᱟᱸᱫᱚ ᱵᱮᱲᱟᱭ ᱧᱮᱞᱚᱜ ᱜᱮᱭᱟ ᱢᱟᱱᱮ ᱡᱟᱦᱟᱸᱭ ᱟᱨᱠᱤ ᱫᱤᱥᱚᱢ ᱫᱤᱥᱚᱢ ᱠᱚ ᱫᱟᱬᱟᱱᱟ ᱩᱱᱠᱩ ᱴᱷᱮᱱ ᱫᱚ ᱱᱚᱣᱟ ᱯᱷᱤᱱᱞᱮᱱᱰ ᱫᱚ ᱥᱚᱯᱟ ᱯᱷᱳᱨ ᱠᱟᱱᱟᱰᱟ ᱦᱩᱭᱩᱜ ᱠᱟᱱᱟ ᱯᱨᱤᱛᱷᱤᱵᱤ ᱨᱮᱱᱟᱜ ᱡᱟᱦᱟᱸᱜᱩᱞᱳ ᱫᱤᱥᱚᱢ ᱠᱷᱚᱱᱟᱜ ᱵᱚᱲᱚ ᱫᱤᱥᱚᱢ ᱢᱚᱫᱽᱫᱷᱮ ᱢᱤᱫᱴᱮᱱ ᱜᱩᱱᱟᱹ ᱞᱮᱠᱷᱟ ᱨᱮ ᱜᱩᱱᱛᱤ ᱨᱮ ᱨᱟᱠᱟᱵ ᱟᱨᱠᱤ ᱫᱤᱥᱚᱢ ᱦᱚᱸ ᱥᱟᱨᱟᱫᱤᱱ ᱵᱚᱨᱚᱯ ᱛᱮᱜᱮ ᱰᱷᱟᱠᱟ ᱛᱟᱦᱮᱱᱟ ᱫᱤᱱ ᱮᱵᱚᱝ ᱧᱤᱫᱟᱹ ᱢᱟᱱᱮ ᱵᱤᱪᱤᱛᱨᱚ ᱪᱚᱠᱨᱚ ᱧᱮᱞᱚᱜᱼᱟ ᱢᱟᱱᱮ ᱪᱮᱫᱠᱟ ᱥᱚᱢᱚᱭ ᱵᱷᱮᱫᱟᱵᱷᱮᱫ ᱧᱮᱞᱚᱜᱼᱟ ᱨᱮᱱᱟᱜ ᱩᱛᱛᱚᱨ ᱯᱚᱪᱷᱤᱢ ᱡᱟᱭᱜᱟ ᱩᱫᱽᱜᱟᱹᱨ ᱫᱤᱱ ᱮᱠᱷᱟᱱ ᱫᱤᱱ ᱯᱚᱨᱡᱚᱱᱛᱚ ᱵᱮᱲᱟ ᱵᱟᱭ ᱨᱟᱠᱟᱵᱟ ᱧᱤᱫᱟᱹ ᱵᱮᱲᱟ ᱦᱚᱸ ᱵᱮᱲᱟ ᱟᱞᱚ ᱞᱮᱠᱟ ᱡᱷᱚᱞᱢᱚᱞᱚᱜᱼᱟ ᱱᱚᱰᱮ ᱱᱟᱢᱵᱟᱨ ᱯᱷᱟᱭᱤᱵᱷ ᱱᱚᱨᱚᱭ ᱵᱮᱥ ᱦᱩᱭᱩᱜ ᱠᱟᱱᱟ ᱢᱟᱱᱮ ᱱᱚᱣᱟ ᱫᱷᱟᱹᱨᱛᱤᱯᱩᱨ ᱨᱮᱱᱟᱜ ᱥᱩᱱᱫᱚᱨ ᱡᱟᱭᱜᱟ ᱵᱚᱞᱮ ᱦᱚᱸ ᱯᱚᱨᱤᱪᱤᱛᱚ ᱜᱮᱭᱟ ᱱᱚᱰᱮ ᱫᱚ ᱢᱟᱱᱮ ᱫᱤᱱ ᱧᱤᱫᱟᱹ ᱥᱤᱧ ᱦᱚᱸ ᱯᱚᱨᱤᱪᱤᱛᱚ ᱜᱮᱭᱟ ᱥᱤᱧ ᱧᱤᱫᱟᱹ ᱧᱩᱛᱩᱢ ᱛᱮ ᱫᱤᱥᱚᱢ ᱠᱷᱚᱱᱟᱜ ᱦᱚᱸ ᱱᱚᱰᱮ ᱥᱤᱧ ᱟᱨ ᱧᱤᱫᱟᱹ ᱡᱚᱛᱚ ᱠᱷᱚᱱᱟᱜ ᱟᱞᱟᱫᱟ ᱨᱚᱠᱚᱢ ᱡᱟᱭᱜᱟ ᱱᱚᱨᱚᱭ ᱫᱚ ᱵᱩᱡᱽ ᱠᱮᱫᱟ ᱯᱮ ᱜᱟᱛᱮ ᱱᱚᱰᱮ ᱦᱚᱸ ᱢᱮ ᱢᱟᱥ ᱠᱷᱚᱱᱟᱜ ᱡᱩᱞᱟᱭ ᱢᱟᱥ ᱯᱚᱨᱡᱚᱱᱛᱚ ᱯᱨᱟᱭ ᱱᱚᱵᱽᱵᱳᱭ ᱫᱤᱱ ᱢᱟᱱᱮ ᱧᱤᱫᱟᱹ ᱜᱮ ᱛᱟᱦᱮᱱᱟ ᱯᱩᱨᱟᱹ ᱯᱩᱨᱤ ᱦᱚᱸ ᱵᱟᱝ ᱧᱤᱫᱟᱹᱜᱼᱟ ᱟᱨ ᱯᱩᱨᱟᱹ ᱯᱩᱨᱤ ᱦᱚᱸ ᱟᱞᱚ ᱦᱚᱸ ᱵᱟᱝ ᱧᱮᱞᱚᱜᱼᱟ ᱵᱮᱲᱟ ᱟᱞᱚ ᱵᱩᱡᱽ ᱠᱮᱫᱟ ᱯᱮ ᱚᱱᱠᱟ ᱨᱚᱠᱚᱢ ᱚᱵᱚᱥᱛᱟ ᱯᱩᱨᱟᱹ ᱮᱠᱫᱚᱢ ᱱᱚᱵᱽᱵᱳᱭ ᱫᱤᱱ ᱯᱚᱨᱡᱚᱱᱛᱚ ᱜᱮ ᱛᱟᱦᱮᱱᱟ ᱯᱩᱨᱟᱹ ᱴᱟᱱᱟ ᱛᱮᱠᱚ ᱱᱚᱣᱟ ᱵᱷᱤᱰᱤᱭᱳ ᱫᱚ ᱱᱚᱰᱮ ᱜᱮ ᱢᱩᱪᱟᱹᱫ ᱠᱮᱫᱟ ᱞᱟᱭᱤᱠ ᱠᱚᱢᱮᱱᱴ ᱥᱮᱭᱟᱨ ᱫᱚ ᱟᱞᱚᱯᱮ ᱦᱤᱲᱤᱧ ᱜᱟᱛᱮ ᱠᱚ ᱥᱟᱵᱥᱠᱨᱟᱭᱤᱵᱽ ᱯᱞᱤᱡᱽ ᱜᱟᱛᱮ ᱠᱚ